ᱡᱚᱦᱟᱨ ᱥᱟᱱᱟᱢ ᱜᱟᱛᱮ ᱠᱚ ᱛᱮᱦᱮᱧ ᱟᱨ ᱢᱤᱫᱴᱟᱝ ᱱᱟᱣᱟ ᱵᱞᱚᱜ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱛᱚ ᱛᱮᱦᱮᱧ ᱞᱮ ᱦᱮᱡ ᱟᱠᱟᱱᱟ ᱠᱮᱣᱡᱷᱚᱨ ᱰᱤᱥᱴᱨᱤᱠ ᱨᱮᱱᱟᱜ ᱦᱚᱫᱚᱜᱚᱰ ᱰᱮᱢ ᱚᱱᱟ ᱦᱚᱫᱚᱜᱚᱰ ᱰᱮᱢ ᱨᱮ ᱛᱮᱦᱮᱧ ᱤᱱᱴᱟᱨᱱᱮᱥᱱᱟᱞ ᱵᱞᱚᱜᱚᱨ ᱞᱚᱵᱚ ᱦᱟᱸᱥᱫᱟ ᱥᱟᱝ ᱦᱚᱸ ᱧᱟᱯᱟᱢ ᱦᱩᱭᱱᱟ ᱱᱩᱭ ᱟᱹᱱᱤᱡ ᱩᱱᱤ ᱞᱚᱵᱚ ᱦᱟᱸᱥᱱᱟ ᱦᱟᱸᱥᱫᱟ ᱥᱟᱝ ᱥᱮᱞᱯᱷᱤ ᱦᱩᱭ ᱟᱠᱟᱱᱟ ᱟᱨ ᱟᱡ ᱥᱟᱝ ᱟᱹᱰᱤᱜᱟᱱ ᱠᱚᱲᱟ ᱠᱚ ᱨᱚᱯᱚᱲ ᱚᱠᱛᱚ ᱨᱮ ᱵᱷᱤᱰᱤᱭᱳ ᱦᱩᱭ ᱟᱠᱟᱱᱟ ᱱᱚᱣᱟ ᱵᱷᱤᱰᱤᱭᱳ ᱥᱟᱱᱟᱢ ᱦᱚᱲ ᱵᱚᱱ ᱧᱮᱞ ᱢᱟ ᱟᱨ ᱞᱚᱵᱚ ᱦᱟᱸᱥᱫᱟ ᱛᱟᱹᱠᱤᱱ ᱫᱚ ᱟᱵᱚ ᱵᱷᱟᱨᱚᱛ ᱫᱤᱥᱚᱢ ᱞᱟᱹᱜᱤᱫ ᱛᱤᱱᱟᱹᱝ ᱢᱟᱨᱟᱝ ᱜᱚᱨᱵᱚ ᱟᱨ ᱜᱚᱨᱚᱵ ᱠᱤᱱ ᱥᱨᱤᱥᱴᱤ ᱟᱠᱟᱫᱼᱟ ᱟᱵᱚ ᱟᱹᱫᱤᱵᱟᱹᱥᱤ ᱢᱮᱱᱫᱚ ᱥᱟᱱᱛᱟᱲ ᱥᱟᱶᱛᱮ ᱥᱟᱱᱟᱢ ᱟᱹᱫᱤᱵᱟᱹᱥᱤ ᱞᱟᱹᱜᱤᱫ ᱟᱹᱰᱤ ᱜᱚᱨᱚᱵ ᱜᱮ ᱟᱴᱠᱟᱨᱚᱜ ᱠᱟᱱᱟ ᱚᱱᱟᱛᱮ ᱩᱱᱤ ᱥᱟᱶ ᱥᱟᱱᱟᱢ ᱦᱚᱲ ᱡᱟᱦᱟᱸ ᱛᱤᱱᱟᱹᱝ ᱛᱮᱦᱮᱧ ᱱᱚᱣᱟ ᱦᱚᱫᱚᱜᱚᱲ ᱰᱮᱢ ᱧᱮᱧᱮᱞ ᱠᱚ ᱦᱮᱡ ᱞᱮᱱᱟ ᱩᱱᱠᱩ ᱠᱚ ᱥᱟᱱᱟᱢ ᱦᱚᱲ ᱞᱚᱵᱚ ᱦᱟᱸᱥᱫᱟ ᱛᱟᱹᱠᱤᱱ ᱧᱮᱞ ᱥᱚᱸᱜᱮ ᱩᱱᱠᱤᱱ ᱥᱟᱶ ᱠᱚ ᱥᱮᱞᱯᱷᱤᱭᱮᱱᱟ ᱟᱨ ᱛᱤᱱᱟᱹᱝ ᱜᱟᱱ ᱵᱤᱰᱤᱭᱳ ᱦᱚᱸᱠᱚ ᱵᱮᱱᱟᱣ ᱠᱮᱜᱼᱟ ᱟᱨ ᱟᱹᱰᱤ ᱜᱟᱱ ᱠᱚᱲᱟ ᱠᱚ ᱜᱟᱯᱟᱞ ᱢᱟᱨᱟᱣ ᱮᱱᱟ ᱚᱱᱟ ᱨᱮᱱᱟᱜ ᱪᱤᱛᱟᱹᱨ ᱱᱚᱜᱼᱚᱸᱭ ᱱᱚᱰᱮ ᱢᱮᱱᱟᱜᱼᱟ ᱱᱚᱜᱼᱚᱸᱭ ᱧᱮᱞ ᱛᱟᱵᱚᱱ ᱯᱮ ᱥᱟᱱᱟᱢ ᱦᱚᱲ ᱡᱟᱭᱦᱳᱠ ᱟᱹᱰᱤ ᱨᱟᱹᱥᱠᱟᱹ ᱜᱮ ᱩᱱᱠᱤᱱ ᱡᱟᱭᱦᱳᱠ ᱠᱤᱱ ᱟᱹᱠᱤᱱᱟᱜ ᱞᱟᱹᱭ ᱡᱟᱦᱟᱸ ᱩᱱᱠᱤᱱ ᱥᱮᱫᱟᱭ ᱜᱤᱫᱽᱨᱟᱹ ᱡᱚᱠᱷᱟᱡ ᱵᱩᱞᱩᱝ ᱪᱩᱨᱩᱡ ᱥᱟᱝ ᱫᱟᱠᱟ ᱡᱚᱢ ᱚᱵᱷᱟᱥ ᱛᱟᱦᱮᱸ ᱞᱮᱱ ᱛᱮ ᱛᱮᱦᱮᱧ ᱚᱱᱟ ᱟᱯᱷᱨᱤᱠᱟ ᱨᱮᱦᱚᱸ ᱡᱮ ᱚᱱᱛᱮᱱᱟᱜ ᱠᱷᱟᱫᱽᱫᱚ ᱡᱟᱦᱟᱸ ᱚᱱᱟ ᱫᱤᱥᱚᱢ ᱨᱤᱱ ᱴᱨᱟᱭᱤᱵᱽ ᱠᱚ ᱡᱚᱢᱮᱜᱼᱟ ᱚᱱᱟ ᱠᱷᱟᱫᱽᱭᱚ ᱡᱚᱢ ᱠᱟᱛᱮ ᱦᱚᱸ ᱚᱲᱦᱟᱹᱭ ᱢᱟᱥ ᱠᱟᱲᱚ ᱛᱟᱦᱮᱸ ᱠᱟᱛᱮ ᱠᱤᱱ ᱨᱩᱣᱟᱹᱲ ᱦᱮᱡ ᱠᱟᱱᱟ ᱟᱹᱰᱤ ᱨᱟᱹᱥᱠᱟᱹ ᱛᱮᱞᱮ ᱟᱹᱰᱤ ᱨᱟᱹᱥᱠᱟᱹ ᱥᱟᱞᱟᱜ ᱜᱮ